ᱢᱩ ᱴᱩᱰᱟᱹᱜ ᱫᱚ ᱨᱟᱦᱟ ᱟᱲᱟᱝ ᱚᱞ ᱠᱚᱨᱮ ᱡᱟᱯᱟᱜᱚᱜᱼᱟᱭ ᱱᱤᱜ ᱱᱤᱭᱟᱹ ᱛᱮᱫ ᱵᱚᱱ ᱢᱮᱱᱮᱫ ᱠᱟᱱᱟ ᱟᱫᱚ ᱚᱠᱟᱨᱮ ᱡᱟᱯᱟᱜᱚᱜᱼᱟᱭ ᱚᱱᱟ ᱫᱚ ᱵᱩᱴᱟᱹ ᱥᱟᱺᱦᱤᱡ ᱫᱚ ᱵᱟᱝᱵᱚᱱ ᱢᱮᱱᱮᱫ ᱠᱟᱱᱟ ᱟᱨ ᱵᱚᱱ ᱢᱮᱱᱮᱫ ᱠᱟᱱᱟ ᱢᱩ ᱴᱩᱰᱟᱹᱜ ᱫᱚ ᱨᱟᱦᱟ ᱟᱲᱟᱝ ᱚᱞ ᱠᱚᱨᱮᱭᱟᱜ ᱪᱮᱛᱟᱱ ᱨᱮ ᱱᱤᱜ ᱱᱤᱭᱟᱹ ᱥᱩᱢᱩᱝ ᱠᱚ ᱞᱟᱹᱭᱮᱫ ᱠᱟᱱᱟ ᱟᱫᱚ ᱪᱮᱛᱟᱱ ᱨᱮᱫᱚ ᱱᱚᱜᱼᱚᱭ ᱱᱚᱣᱟ ᱦᱟᱸᱜ ᱞᱤᱧ ᱚᱞ ᱠᱟᱜᱼᱟ ᱦᱟᱸᱜ ᱨᱟᱦᱟ ᱟᱲᱟᱝ ᱚᱞ ᱠᱚᱨᱮᱭᱟᱜ ᱪᱮᱛᱟᱱ ᱨᱮ ᱢᱟ ᱞᱟᱹᱭ ᱛᱟᱵᱚᱱ ᱯᱮ ᱚᱱᱟ ᱫᱚ ᱴᱷᱤᱠ ᱠᱟᱱ ᱛᱟᱵᱚᱱᱟ ᱥᱮ ᱦᱤᱲᱤᱡ ᱠᱟᱱ ᱛᱟᱵᱚᱱᱟ ᱟᱫᱚ ᱞᱟᱥᱟᱲᱦᱮᱫ ᱡᱚᱦᱟᱨ ᱛᱮᱦᱮᱧ ᱫᱚ ᱡᱟᱯᱟᱜ ᱟᱲᱟᱝ ᱚᱞ ᱠᱚ ᱨᱮᱭᱟᱜ ᱚᱱᱟ ᱠᱚ ᱢᱩᱫᱽ ᱨᱮ ᱢᱩ ᱴᱩᱰᱟᱹᱜ ᱨᱮᱱᱟᱜ ᱠᱟᱛᱷᱟ ᱵᱚᱱ ᱜᱟᱞᱢᱟᱨᱟᱣᱟ ᱟᱫᱚ ᱡᱟᱯᱟᱜ ᱟᱲᱟᱝ ᱚᱞ ᱠᱚᱫᱚ ᱢᱩ ᱴᱩᱰᱟᱹᱜ ᱜᱟᱹᱦᱞᱟᱹ ᱴᱩᱰᱟᱹᱜ ᱨᱮᱞᱟ ᱯᱷᱟᱨᱠᱟ ᱟᱨ ᱚᱦᱚᱫ ᱱᱚᱜᱼᱚ ᱱᱟ ᱠᱚ ᱠᱟᱱᱟ ᱟᱫᱚ ᱜᱩᱨᱩ ᱜᱚᱢᱠᱮ ᱫᱚ ᱢᱮᱱ ᱟᱠᱟᱫ ᱟᱭ ᱢᱩ ᱴᱩᱰᱟᱹᱜ ᱜᱟᱹᱦᱞᱟᱹ ᱴᱩᱰᱟᱹᱜ ᱨᱮᱞᱟ ᱯᱷᱟᱨᱠᱟ ᱟᱨ ᱚᱦᱚᱫ ᱱᱚᱜᱼᱚ ᱱᱟ ᱠᱚ ᱠᱟᱱᱟ ᱡᱟᱯᱟᱜ ᱟᱲᱟᱝ ᱚᱞ ᱫᱚ ᱟᱫᱚ ᱟᱫᱚᱢ ᱠᱚ ᱦᱟᱸᱜ ᱵᱚᱱ ᱢᱮᱱᱮᱫ ᱠᱟᱱᱟ ᱢᱩ ᱜᱟᱹᱦᱞᱟᱹ ᱴᱩᱰᱟᱹᱜ ᱟᱨᱦᱚᱸ ᱱᱚᱰᱮ ᱚᱱᱠᱟ ᱞᱮᱠᱟᱛᱮ ᱢᱩ ᱴᱩᱰᱟᱹᱜ ᱜᱟᱹᱦᱞᱟᱹ ᱴᱩᱰᱟᱹᱜ ᱟᱨᱦᱚᱸ ᱢᱩ ᱜᱟᱹᱦᱞᱟᱹ ᱠᱚ ᱞᱟᱹᱭᱮᱫ ᱜᱮᱛᱟ ᱵᱚᱱᱟ ᱟᱫᱚ ᱜᱩᱨᱩ ᱜᱚᱢᱠᱮ ᱫᱚ ᱚᱱᱟ ᱫᱚ ᱦᱟᱸᱜ ᱵᱟᱭ ᱩᱫᱩᱜ ᱟᱠᱟᱫ ᱵᱚᱱᱟ ᱟᱫᱚ ᱚᱱᱟ ᱫᱚ ᱦᱟᱸᱜ ᱤᱧ ᱫᱚ ᱵᱟᱹᱧ ᱢᱮᱱᱮᱫ ᱠᱟᱱᱟ ᱤᱧ ᱫᱩᱧ ᱢᱮᱱᱮᱫ ᱠᱟᱱᱟ ᱢᱩ ᱴᱩᱰᱟᱹᱜ ᱜᱟᱹᱦᱞᱟᱹ ᱴᱩᱰᱟᱹᱜ ᱨᱮᱞᱟ ᱯᱷᱟᱨᱠᱟ ᱟᱨ ᱚᱦᱚᱫ ᱠᱟᱛᱷᱟ ᱟᱫᱚ ᱛᱮᱦᱮᱧ ᱫᱚ ᱚᱱᱟ ᱠᱚ ᱢᱩᱫᱽ ᱨᱮ ᱢᱩ ᱴᱩᱰᱟᱹᱜ ᱨᱮᱱᱟᱜ ᱠᱟᱛᱷᱟ ᱵᱚᱱ ᱜᱟᱞᱢᱟᱨᱟᱣᱟ ᱟᱫᱚ ᱟᱵᱚ ᱫᱚ ᱚᱞ ᱠᱚ ᱮᱱᱛᱮᱫ ᱫᱚ ᱪᱤᱠᱤ ᱠᱚ ᱠᱚᱧᱮ ᱠᱷᱚᱱ ᱮᱛᱚᱢ ᱥᱮᱱ ᱵᱚᱱ ᱯᱟᱲᱦᱟᱣ ᱞᱮᱫ ᱛᱟᱦᱮᱸᱫᱼᱟ ᱟᱫᱚ ᱚᱱᱟ ᱠᱚ ᱪᱤᱠᱤ ᱥᱮ ᱚᱞ ᱠᱚ ᱟᱵᱚ ᱡᱩᱫᱤ ᱟᱲᱟᱝ ᱵᱚᱱ ᱦᱟᱹᱴᱤᱧᱟ ᱟᱫᱚ ᱚᱱᱟ ᱞᱮᱠᱟᱛᱮ ᱩᱱ ᱫᱚ ᱟᱫᱚ ᱪᱮᱛᱟᱱ ᱠᱷᱚᱱ ᱞᱟᱛᱟᱨ ᱚᱱᱟ ᱪᱤᱠᱤ ᱠᱚᱫᱚ ᱵᱚᱱ ᱧᱮᱞᱟ ᱟᱫᱚ ᱛᱮᱦᱮᱧ ᱫᱚ ᱦᱟᱱᱟ ᱢᱩ ᱴᱩᱰᱟᱹᱜ ᱨᱮᱱᱟᱜ ᱠᱟᱛᱷᱟ ᱵᱚᱱ ᱨᱚᱯᱚᱲᱟ ᱛᱚ ᱟᱫᱚ ᱢᱩ ᱴᱩᱰᱟᱹᱜ ᱫᱚ ᱚᱱᱟ ᱯᱩᱭᱞᱩ ᱛᱟᱨ ᱪᱮᱛᱟᱱ ᱠᱷᱚᱱ ᱞᱟᱛᱟᱨ ᱪᱮᱛᱟᱱ ᱠᱷᱚᱱ ᱞᱟᱛᱟᱨ ᱱᱚᱝᱠᱟ ᱦᱟᱸᱜ ᱵᱚᱱ ᱧᱮᱞᱟ ᱟᱫᱚ ᱚᱱᱟ ᱞᱮᱠᱟᱛᱮ ᱯᱩᱭᱞᱩ ᱛᱷᱟᱨ ᱨᱮᱫᱚ ᱯᱟᱲᱟᱜ ᱠᱟᱱᱟ ᱦᱟᱸᱜ ᱳ ᱟ ᱤ ᱩ ᱮ ᱟᱨ ᱳ ᱦᱚᱸᱜᱼᱚ ᱱᱟ ᱠᱚ ᱦᱩᱭᱩᱜ ᱠᱟᱱᱟ ᱯᱩᱭᱞᱩ ᱛᱷᱟᱨ ᱨᱮᱱᱟᱜ ᱫᱚ ᱟᱫᱚ ᱟᱲᱟᱝ ᱦᱟᱹᱴᱤᱧ ᱞᱮᱠᱟᱛᱮ ᱱᱚᱣᱟ ᱫᱚ ᱦᱩᱭᱩᱜ ᱠᱟᱱᱟ ᱯᱩᱭᱞᱩ ᱛᱷᱟᱨ ᱨᱮᱱᱟᱜ ᱟᱫᱚ ᱱᱚᱣᱟ ᱫᱚ ᱯᱩᱭᱞᱩ ᱛᱷᱟᱨ ᱨᱮᱱᱟᱜ ᱫᱚ ᱱᱚᱣᱟ ᱫᱚᱠᱚ ᱢᱮᱛᱟᱜᱼᱟ ᱦᱟᱸᱜ ᱨᱟᱦᱟ ᱟᱲᱟᱝ ᱚᱞ ᱠᱚ ᱠᱟᱱᱟ ᱟᱫᱚ ᱢᱩ ᱴᱩᱰᱟᱹᱜ ᱫᱚ ᱦᱚᱸᱜᱼᱚ ᱱᱟ ᱨᱟᱦᱟ ᱟᱲᱟᱝ ᱚᱞ ᱠᱚᱨᱮ ᱡᱟᱯᱟᱜᱚᱜᱼᱟᱭ ᱦᱟᱸᱜ ᱚ ᱟ ᱤ ᱩ ᱮ ᱟᱨ ᱳ ᱚᱞ ᱠᱚᱨᱮ ᱡᱟᱯᱟᱜᱚᱜᱼᱟᱭ ᱟᱫᱚ ᱡᱟᱯᱟᱜ ᱫᱚ ᱡᱟᱯᱟᱜᱚᱜᱼᱟ ᱚᱠᱟᱨᱮ ᱡᱟᱯᱟᱜᱚᱜᱼᱟᱭ ᱚᱠᱟ ᱚᱠᱛᱮ ᱡᱟᱯᱟᱜᱚᱜ ᱟᱭ ᱚᱱᱟ ᱦᱟᱸᱜ ᱵᱚᱱ ᱵᱟᱲᱟᱭ ᱞᱮᱜᱮ ᱟᱫᱚ ᱟᱫᱚᱢ ᱠᱚᱫᱚ ᱵᱚᱱ ᱢᱮᱱᱮᱫ ᱠᱟᱫᱟ ᱦᱟᱸᱜ ᱟᱹᱰᱤ ᱟᱭᱢᱟ ᱦᱚᱲ ᱜᱮᱵᱚᱱ ᱢᱮᱱᱮᱫ ᱠᱟᱱᱟ ᱢᱩ ᱴᱩᱰᱟᱹᱜ ᱫᱚ ᱨᱟᱦᱟ ᱟᱲᱟᱝ ᱚᱞ ᱠᱚᱨᱮ ᱡᱟᱯᱟᱜᱚᱜ ᱟᱭ ᱱᱤᱜ ᱱᱤᱭᱟᱹ ᱛᱮᱫ ᱵᱚᱱ ᱢᱮᱱᱮᱫ ᱠᱟᱱᱟ ᱟᱫᱚ ᱚᱠᱟᱨᱮ ᱡᱟᱯᱟᱜᱚᱜ ᱟᱭ ᱚᱱᱟ ᱫᱚ ᱵᱩᱴᱟᱹ ᱥᱟᱺᱦᱤᱡ ᱫᱚ ᱵᱟᱝ ᱵᱚᱱ ᱢᱮᱱᱮᱫ ᱠᱟᱱᱟ ᱟᱨᱦᱚᱸ ᱵᱚᱱ ᱢᱮᱱᱮᱫ ᱠᱟᱱᱟ ᱢᱩ ᱴᱩᱰᱟᱹᱜ ᱫᱚ ᱨᱟᱦᱟ ᱟᱲᱟᱝ ᱚᱞ ᱠᱚᱨᱮᱭᱟᱜ ᱪᱮᱛᱟᱱ ᱨᱮ ᱱᱤᱜ ᱱᱤᱭᱟᱹ ᱥᱩᱢᱩᱝ ᱠᱚ ᱞᱟᱹᱭᱮᱫ ᱠᱟᱱᱟ ᱟᱫᱚ ᱪᱮᱛᱟᱱ ᱨᱮᱫᱚ ᱱᱚᱜᱼᱚᱭ ᱱᱚᱣᱟ ᱦᱟᱸᱜ ᱞᱤᱧ ᱚᱞ ᱠᱟᱜᱼᱟ ᱦᱟᱸᱜ ᱨᱟᱦᱟ ᱟᱲᱟᱝ ᱚᱞ ᱠᱚ ᱨᱮᱭᱟᱜ ᱪᱮᱛᱟᱱ ᱨᱮ ᱢᱟ ᱞᱟᱹᱭ ᱛᱟᱵᱚᱱ ᱯᱮ ᱚᱱᱟ ᱫᱚ ᱴᱷᱤᱠ ᱠᱟᱱ ᱛᱟᱵᱚᱱᱟ ᱥᱮ ᱦᱤᱲᱤᱡ ᱠᱟᱱ ᱛᱟᱵᱚᱱᱟ ᱟᱫᱚ ᱯᱚᱛᱚᱵ ᱠᱚᱨᱮ ᱦᱚᱸ ᱵᱚᱱ ᱧᱮᱞᱮᱫ ᱠᱟᱱᱟ ᱢᱩ ᱴᱩᱰᱟᱹᱜ ᱫᱚ ᱱᱚᱜᱼᱚ ᱦᱚᱸᱰᱮ ᱡᱟᱯᱟᱜᱚᱜ ᱠᱟᱱᱟ ᱨᱟᱦᱟ ᱟᱲᱟᱝ ᱚᱞ ᱠᱚ ᱨᱮᱭᱟᱜ ᱱᱚᱜᱼᱚ ᱦᱚᱸᱰᱮ ᱟᱫᱚ ᱚᱱᱟ ᱜᱮᱵᱚᱱ ᱧᱮᱞᱟ ᱦᱟᱸᱜ ᱛᱚᱵᱮ ᱢᱩ ᱴᱩᱰᱟᱹᱜ ᱫᱚ ᱟᱫᱚ ᱟᱵᱚ ᱫᱚ ᱱᱚᱜᱼᱚ ᱱᱚᱝᱠᱟ ᱵᱚᱱ ᱢᱮᱱᱟ ᱦᱟᱸᱜ ᱢᱩ ᱴᱩᱰᱟᱹᱜ ᱫᱚ ᱨᱟᱦᱟ ᱟᱲᱟᱝ ᱚᱞ ᱠᱚᱨᱮᱭᱟ ᱮᱛᱚᱢ ᱯᱟᱦᱴᱟ ᱪᱮᱛᱟᱱ ᱯᱟᱱᱛᱮ ᱨᱮ ᱡᱟᱯᱟᱜᱚᱜᱼᱟ ᱢᱩ ᱴᱩᱰᱟᱹᱜ ᱫᱚ ᱨᱟᱦᱟ ᱟᱲᱟᱝ ᱚᱞ ᱠᱚᱨᱮᱭᱟ ᱮᱛᱚᱢ ᱯᱟᱦᱴᱟ ᱪᱮᱛᱟᱱ ᱯᱟᱱᱛᱮ ᱨᱮ ᱡᱟᱯᱟᱜᱚᱜᱼᱟ ᱟᱫᱚ ᱟᱫᱚᱢ ᱠᱚ ᱢᱮᱱᱮᱫ ᱠᱟᱱᱟ ᱦᱟᱸᱜ ᱢᱩ ᱢᱩ ᱴᱩᱰᱟᱹᱜ ᱫᱚ ᱨᱟᱦᱟ ᱟᱲᱟᱝ ᱚᱞ ᱠᱚᱨᱮᱭᱟ ᱪᱮᱛᱟᱱ ᱨᱮ ᱡᱟᱯᱟᱜᱚᱜᱼᱟ ᱛᱚᱵᱮ ᱱᱚᱰᱮᱞᱤᱧ ᱡᱟᱯᱟᱜ ᱦᱚᱪᱚᱭᱟ ᱜᱟᱱᱚᱜ ᱛᱟᱹᱞᱤᱧᱟ ᱟᱫᱚ ᱚᱱᱟ ᱠᱟᱛᱷᱟ ᱢᱟ ᱵᱟᱝ ᱠᱟᱱᱟ ᱢᱩᱸ ᱴᱩᱰᱟᱹᱜ ᱫᱚ ᱨᱟᱦᱟ ᱟᱲᱟᱝ ᱚᱞ ᱠᱚ ᱨᱮᱭᱟᱜ ᱮᱛᱚᱢ ᱯᱟᱦᱴᱟ ᱪᱮᱛᱟᱱ ᱯᱟᱱᱛᱮ ᱨᱮ ᱡᱟᱯᱟᱜᱚᱜᱼᱟ ᱡᱟᱯᱟᱜ ᱠᱟᱛᱮ ᱱᱚᱜᱼᱚᱱᱟ ᱨᱟᱦᱟ ᱟᱲᱟᱝ ᱚᱞ ᱠᱚ ᱢᱩᱸ ᱟᱲᱟᱝ ᱛᱮ ᱟᱲᱟᱝᱚᱜᱼᱟ ᱦᱚᱸᱜᱼᱚᱱᱟ ᱠᱟᱛᱷᱟ ᱠᱟᱱᱟ ᱦᱟᱸᱜ ᱛᱚᱵᱮ ᱱᱚᱰᱮ ᱦᱟᱸᱜ ᱵᱚᱱ ᱵᱟᱲᱟᱭ ᱠᱮᱜᱼᱟ ᱡᱮ ᱨᱟᱦᱟ ᱟᱲᱟᱝ ᱚᱞ ᱠᱚ ᱨᱮᱭᱟᱜ ᱮᱛᱚᱢ ᱯᱟᱦᱴᱟ ᱪᱮᱛᱟᱱ ᱯᱟᱱᱛᱮ ᱨᱮ ᱢᱩ ᱴᱩᱰᱟᱹᱜ ᱫᱚ ᱡᱟᱯᱟᱜᱚᱜᱼᱟ ᱮᱱᱮ ᱮᱱᱮ ᱟᱲᱟᱝ ᱴᱷᱤᱠᱚᱜ ᱠᱟᱱ ᱛᱟᱵᱚᱱᱟ ᱟᱨ ᱵᱟᱝᱠᱷᱟᱱ ᱦᱟᱸᱜ ᱵᱚᱱ ᱢᱮᱱᱮᱫ ᱠᱷᱟᱱ ᱫᱚ ᱪᱮᱛᱟᱱ ᱨᱮ ᱱᱚᱣᱟ ᱫᱚ ᱴᱷᱤᱠ ᱫᱚ ᱵᱟᱝ ᱠᱟᱱ ᱛᱟᱵᱚᱱᱟ ᱟᱨᱦᱚᱸ ᱠᱚ ᱢᱮᱱᱮᱫ ᱜᱮᱭᱟ ᱚᱱᱮ ᱦᱟᱸᱜ ᱢᱮᱱ ᱠᱮᱫ ᱫᱚ ᱢᱩ ᱴᱩᱰᱟᱹᱜ ᱫᱚ ᱨᱟᱦᱟ ᱟᱲᱟᱝ ᱚᱞ ᱠᱚᱨᱮ ᱡᱟᱯᱟᱜᱚᱜᱼᱟᱭ ᱚᱠᱟᱨᱮ ᱡᱟᱯᱟᱜᱚᱜᱼᱟᱭ ᱟᱫᱚ ᱚᱱᱟ ᱛᱚ ᱦᱟᱸᱜ ᱵᱟᱵᱚᱱ ᱢᱮᱱ ᱱᱚᱰᱮ ᱦᱚᱸᱞᱤᱧ ᱡᱟᱯᱟᱜ ᱫᱟᱲᱮᱭᱟᱭᱟ ᱱᱚᱰᱮ ᱦᱚᱸᱞᱤᱧ ᱡᱟᱯᱟᱜ ᱫᱟᱲᱮᱭᱟᱭᱟ ᱚᱱᱟ ᱠᱤ ᱴᱷᱤᱠ ᱠᱟᱱ ᱛᱟᱵᱚᱱᱟ ᱥᱮ ᱱᱟ ᱛᱟᱞᱟ ᱨᱮᱞᱤᱧ ᱡᱟᱯᱟᱜ ᱦᱚᱪᱚᱭᱮᱭᱟ ᱨᱟᱦᱟ ᱟᱲᱟᱝ ᱚᱞ ᱠᱚᱨᱮ ᱡᱟᱯᱟᱜᱚᱜᱼᱟᱭ ᱛᱚᱵᱮ ᱚᱠᱟ ᱨᱮᱞᱤᱧ ᱡᱟᱯᱟᱜ ᱦᱚᱪᱚᱭᱮᱭᱟ ᱚᱱᱟ ᱫᱚ ᱥᱚᱴᱷᱤᱠ ᱥᱟᱺᱦᱤᱡ ᱵᱟᱢ ᱞᱟᱹᱭᱟᱭ ᱠᱷᱟᱱ ᱫᱚ ᱚᱱᱟ ᱫᱚ ᱵᱟᱝ ᱜᱟᱱᱚᱜ ᱠᱟᱱᱟ ᱦᱟᱸᱜ ᱟᱫᱚ ᱚᱱᱟᱛᱮ ᱢᱩ ᱴᱩᱰᱟᱹᱜ ᱫᱚ ᱨᱟᱦᱟ ᱟᱲᱟᱝ ᱚᱞ ᱠᱚ ᱨᱮᱭᱟᱜ ᱮᱛᱚᱢ ᱯᱟᱦᱴᱟ ᱪᱮᱛᱟᱱ ᱯᱟᱱᱛᱮ ᱨᱮᱵᱚᱱ ᱡᱟᱯᱟᱜ ᱦᱚᱪᱚᱭᱟ ᱟᱨ ᱡᱟᱯᱟᱜ ᱠᱟᱛᱮᱫ ᱱᱚᱣᱟ ᱨᱟᱦᱟ ᱟᱲᱟᱝ ᱚᱞ ᱠᱚᱫᱚ ᱢᱩ ᱟᱲᱟᱝ ᱛᱮ ᱟᱲᱟᱝᱚᱜᱼᱟ ᱦᱚᱸ ᱚᱱᱮ ᱠᱟᱱᱟ ᱟᱫᱚ ᱛᱚᱵᱮ ᱚᱠᱟ ᱞᱮᱠᱟ ᱵᱚᱱ ᱵᱟᱰᱟᱭ ᱠᱮᱜᱼᱟ ᱢᱩ ᱴᱩᱰᱟᱹᱜ ᱫᱚ ᱨᱟᱦᱟ ᱟᱲᱟᱝ ᱚᱞ ᱠᱚ ᱨᱮᱭᱟᱜ ᱮᱛᱚᱢ ᱯᱟᱦᱴᱟ ᱪᱮᱛᱟᱱ ᱯᱟᱱᱛᱮ ᱨᱮ ᱡᱟᱯᱟᱜᱚᱜᱼᱟ ᱡᱟᱯᱟᱜ ᱠᱟᱛᱮ ᱱᱚᱣᱟ ᱨᱟᱦᱟ ᱟᱲᱟᱝ ᱚᱞ ᱠᱚ ᱩᱱ ᱫᱚ ᱢᱩ ᱟᱲᱟᱝ ᱛᱮ ᱟᱲᱟᱝᱚᱜᱼᱟᱭ ᱟᱫᱚ ᱚ ᱨᱮ ᱢᱩ ᱴᱩᱰᱟᱹᱜ ᱵᱚᱱ ᱡᱟᱯᱟᱜ ᱦᱚᱪᱚ ᱞᱮᱠᱷᱟᱱ ᱚᱱᱠᱟᱱ ᱟᱹᱲᱟᱹ ᱠᱚᱫᱚ ᱵᱚᱱ ᱧᱟᱢ ᱜᱮᱭᱟ ᱧᱟᱢ ᱜᱮᱵᱚᱱ ᱱᱚᱰᱮ ᱚᱞᱟ ᱢᱤᱫᱴᱟᱝ ᱵᱚᱸᱜᱟ ᱵᱚᱸᱜᱟ ᱪᱚᱸᱫᱟ ᱚᱱᱠᱟᱱᱟᱜ ᱚᱱᱠᱟᱱᱟᱜ ᱫᱚᱵᱚᱱ ᱧᱟᱢ ᱜᱮᱭᱟ ᱟᱫᱚ ᱱᱚᱰᱮ ᱢᱮᱱ ᱜᱮᱞᱤᱧ ᱢᱮᱱᱮᱫᱼᱟ ᱦᱟᱸᱜ ᱱᱚᱜᱼᱚ ᱱᱚᱝᱠᱟᱱᱟᱜ ᱵᱚᱸᱜᱟ ᱪᱚᱸᱫᱟ ᱨᱚᱸᱜᱚ ᱦᱚᱸᱜᱼᱚ ᱱᱚᱝᱠᱟᱱᱟᱜ ᱟᱹᱲᱟᱹ ᱠᱚ ᱠᱟᱱᱟ ᱤᱱᱟᱹ ᱛᱟᱭᱚᱢ ᱢᱮᱱᱟᱜᱼᱟ ᱟᱨᱮ ᱟᱨᱮ ᱦᱚᱸᱵᱚᱱ ᱧᱟᱢ ᱜᱮᱭᱟ ᱟᱫᱚ ᱢᱤᱫ ᱵᱟᱨᱤᱧ ᱞᱟᱹᱭᱮᱫ ᱠᱟᱱᱟ ᱚᱱᱟ ᱠᱚᱫᱚ ᱵᱚᱱ ᱵᱟᱲᱟᱭ ᱜᱮᱭᱟ ᱟᱨ ᱫᱚ ᱪᱟᱸᱫᱚ ᱪᱟᱸᱫᱚ ᱜᱟᱸᱰᱚ ᱦᱚᱸ ᱱᱚᱝᱠᱟᱱᱟᱜ ᱚᱱᱟ ᱫᱚᱵᱚᱱ ᱧᱟᱢ ᱜᱮᱭᱟ ᱚᱱᱟ ᱩᱱᱟᱹᱜ ᱫᱚ ᱵᱟᱹᱧ ᱢᱮᱱᱮᱫ ᱠᱟᱱᱟ ᱱᱚᱣᱟ ᱫᱚ ᱩᱱᱟᱹᱜ ᱟᱸᱴᱟᱜ ᱫᱚ ᱵᱟᱝ ᱠᱟᱱᱟ ᱦᱟᱸᱜ ᱟᱫᱚ ᱤᱨ ᱦᱚᱸ ᱡᱮᱢᱚᱱ ᱥᱤᱸᱡᱚ ᱵᱤᱸᱫᱤ ᱦᱤᱸᱥᱤᱫ ᱦᱚᱸᱜᱼᱚ ᱱᱚᱝᱠᱟᱱᱟᱜ ᱟᱨ ᱩ ᱨᱮᱦᱚᱸ ᱵᱩᱸᱫᱤ ᱠᱩᱸᱫᱤ ᱦᱚᱸᱜᱼᱚ ᱱᱚᱝᱠᱟᱱᱟᱜ ᱢᱮᱱᱟᱜᱼᱟ ᱟᱫᱚ ᱚᱱᱠᱟ ᱫᱚ ᱚᱱᱟ ᱮ ᱨᱮᱦᱚᱸ ᱟᱨ ᱳ ᱨᱮᱦᱚᱸ ᱚᱱᱟ ᱠᱚᱫᱚ ᱵᱚᱱ ᱧᱟᱢ ᱜᱮᱭᱟ ᱩᱱᱟᱹᱜ ᱫᱚ ᱵᱟᱹᱧ ᱢᱮᱱᱮᱫ ᱠᱟᱱᱟ ᱟᱫᱚ ᱢᱮᱱᱮᱫ ᱜᱮᱭᱟ ᱤᱧ ᱫᱚ ᱱᱤᱛᱚᱜ ᱫᱚ ᱟᱥᱚᱞᱴᱟᱜ ᱤᱧ ᱢᱮᱱᱮᱫ ᱠᱟᱱᱟ ᱢᱩ ᱴᱩᱰᱟᱹᱜ ᱱᱚᱜᱼᱚ ᱱᱟ ᱨᱟᱦᱟ ᱟᱲᱟᱝ ᱚᱞ ᱠᱚᱨᱮ ᱡᱟᱯᱟᱜᱚᱜ ᱨᱮᱦᱚᱸ ᱛᱤᱱ ᱚᱠᱛᱮ ᱵᱟᱵᱚᱱ ᱡᱟᱯᱟᱜ ᱦᱚᱪᱚᱭᱟ ᱱᱚᱜᱼᱚ ᱱᱟ ᱠᱟᱛᱷᱟ ᱦᱟᱸᱜ ᱤᱧ ᱢᱮᱱᱟ ᱢᱩ ᱴᱩᱰᱟᱹᱜ ᱫᱚ ᱨᱟᱦᱟ ᱟᱲᱟᱝ ᱵᱟᱰᱟᱭᱟᱵᱚᱱ ᱢᱩ ᱴᱩᱰᱟᱹᱜ ᱫᱚ ᱨᱟᱦᱟ ᱟᱲᱟᱝ ᱚᱞ ᱠᱚᱨᱮ ᱡᱟᱯᱟᱜᱚᱜᱼᱟᱭ ᱟᱫᱚ ᱡᱟᱯᱟᱜᱚᱜ ᱨᱮᱦᱚᱸᱭ ᱛᱤᱱ ᱚᱠᱛᱮ ᱟᱵᱚᱱ ᱵᱟᱵᱚᱱ ᱡᱟᱯᱟᱜ ᱦᱚᱪᱚᱭᱟ ᱱᱚᱜᱼᱚ ᱱᱟ ᱠᱟᱛᱷᱟ ᱵᱚᱱ ᱵᱟᱰᱟᱭ ᱜᱚᱫ ᱞᱮᱜᱮ ᱵᱟᱰᱟᱭᱟᱵᱚᱱ ᱨᱟᱲᱟᱝ ᱠᱮᱪᱮᱫ ᱟᱲᱟᱝ ᱚᱞ ᱫᱚ ᱦᱩᱭᱩᱜ ᱠᱟᱱᱟ ᱚᱝ ᱢᱤᱫᱴᱟᱹᱝ ᱱᱚᱜᱼᱚ ᱱᱟ ᱛᱷᱟᱨ ᱨᱮ ᱚᱠᱟ ᱠᱚ ᱦᱩᱭᱩᱜ ᱠᱟᱱ ᱫᱚ ᱚᱝ ᱟᱢ ᱤᱧ ᱩᱬ ᱦᱚᱜᱼᱚ ᱱᱟ ᱠᱚ ᱩ ᱦᱚᱜᱼᱚ ᱱᱟ ᱠᱚᱫᱚ ᱦᱩᱭᱩᱜ ᱠᱟᱱᱟ ᱨᱟᱲᱟᱝ ᱠᱮᱪᱮᱫ ᱟᱲᱟᱝ ᱚᱞ ᱠᱚ ᱠᱟᱱᱟ ᱟᱫᱚ ᱚᱱᱟ ᱨᱟᱲᱟᱝ ᱠᱮᱪᱮᱫ ᱟᱲᱟᱝ ᱚᱞ ᱠᱚ ᱨᱮᱫᱚ ᱢᱩ ᱟᱲᱟᱝ ᱫᱚ ᱡᱮᱞᱮᱫ ᱠᱟᱛᱮ ᱢᱮᱱᱟᱜ ᱟᱥᱮ ᱟᱲᱟᱝ ᱡᱮᱞᱮᱫ ᱠᱟᱛᱮ ᱢᱮᱱᱟᱜᱼᱟ ᱢᱩ ᱟᱲᱟᱝ ᱡᱮᱞᱮᱫ ᱠᱟᱛᱮ ᱢᱮᱱᱟᱜᱼᱟ ᱨᱟᱲᱟᱝ ᱠᱮᱪᱮᱫ ᱟᱲᱟᱝ ᱚᱞ ᱠᱚᱨᱮ ᱫᱚ ᱟᱫᱚ ᱨᱟᱲᱟᱝ ᱠᱮᱪᱮᱫ ᱟᱲᱟᱝ ᱚᱞ ᱮᱛᱚᱢ ᱵᱟᱝᱠᱷᱟᱱ ᱠᱚᱧᱮ ᱨᱮ ᱚᱠᱟ ᱨᱟᱦᱟ ᱟᱲᱟᱝ ᱚᱞ ᱛᱟᱦᱮᱱ ᱫᱚ ᱚᱱᱟ ᱫᱚ ᱩᱱ ᱫᱚ ᱟᱫᱚ ᱚᱱᱟ ᱨᱟᱦᱟ ᱟᱲᱟᱝ ᱚᱞ ᱨᱮᱫᱚ ᱢᱩ ᱴᱩᱰᱟᱹᱜ ᱫᱚ ᱵᱟᱝ ᱡᱟᱯᱟᱜᱚᱜᱼᱟ ᱚᱠᱟ ᱞᱮᱠᱟ ᱨᱟᱲᱟᱝ ᱠᱮᱪᱮᱫ ᱟᱲᱟᱝ ᱚᱞ ᱠᱚ ᱮᱛᱚᱢ ᱵᱟᱝᱠᱷᱟᱱ ᱠᱚᱧᱮ ᱯᱟᱦᱴᱟ ᱨᱮ ᱡᱩᱫᱤ ᱨᱟᱦᱟ ᱟᱲᱟᱝ ᱚᱞ ᱛᱟᱦᱮᱱᱟ ᱚᱸᱰᱮ ᱫᱚ ᱚᱱᱟ ᱨᱟᱦᱟ ᱟᱲᱟᱝ ᱚᱞ ᱠᱚᱨᱮ ᱫᱚ ᱢᱩ ᱴᱩᱰᱟᱹᱜ ᱫᱚ ᱵᱟᱝ ᱡᱟᱯᱟᱜᱚᱜᱼᱟ ᱪᱮᱫᱟᱜ ᱵᱟᱝ ᱡᱟᱯᱟᱜᱚᱜᱼᱟ ᱩᱱ ᱫᱚ ᱚᱱᱟ ᱨᱟᱲᱟᱝ ᱠᱮᱪᱮᱫ ᱟᱲᱟᱝ ᱨᱮᱱᱟᱜ ᱢᱩ ᱟᱲᱟᱝ ᱛᱮᱜᱮ ᱚᱱᱟ ᱨᱟᱦᱟ ᱟᱲᱟᱝ ᱚᱞ ᱠᱚ ᱨᱮᱭᱟᱜ ᱢᱩ ᱟᱲᱟᱝ ᱫᱚᱭ ᱜᱚᱦᱚᱲ ᱟᱹᱜᱩᱭᱟ ᱦᱚᱸ ᱚᱱᱟ ᱠᱟᱛᱷᱟ ᱵᱚᱱ ᱵᱟᱰᱟᱭ ᱠᱟᱜᱼᱟ ᱨᱟᱲᱟᱝ ᱠᱮᱪᱮᱫ ᱟᱲᱟᱝ ᱚᱞ ᱮᱛᱚᱢ ᱵᱟᱝᱠᱷᱟᱱ ᱠᱚᱧᱮ ᱯᱟᱦᱴᱟ ᱨᱮ ᱡᱟᱦᱟᱸ ᱨᱟᱦᱟ ᱟᱲᱟᱝ ᱚᱞ ᱛᱟᱦᱮᱱ ᱫᱚ ᱟᱨ ᱢᱩ ᱟᱲᱟᱝ ᱛᱮ ᱟᱲᱟᱝᱚᱜ ᱠᱟᱱ ᱫᱚ ᱩᱱ ᱫᱚ ᱚᱱᱟ ᱨᱟᱦᱟ ᱟᱲᱟᱝ ᱚᱞ ᱠᱚᱨᱮ ᱫᱚ ᱢᱩ ᱴᱩᱰᱟᱹᱜ ᱫᱚ ᱵᱟᱝ ᱡᱟᱯᱟᱜᱚᱜᱼᱟ ᱪᱮᱫᱟᱜ ᱵᱟᱝ ᱡᱟᱯᱟᱜᱚᱜᱼᱟ ᱚᱱᱟ ᱨᱟᱲᱟᱝ ᱠᱮᱪᱮᱫ ᱟᱲᱟᱝ ᱚᱞ ᱠᱚ ᱨᱮᱭᱟᱜ ᱢᱩ ᱟᱲᱟᱝ ᱛᱮᱜᱮ ᱚᱱᱟ ᱨᱟᱦᱟ ᱟᱲᱟᱝ ᱚᱞ ᱠᱚ ᱨᱮᱭᱟᱜ ᱢᱩ ᱟᱲᱟᱝ ᱫᱚᱭ ᱜᱚᱦᱚᱲ ᱟᱹᱜᱩᱭᱟ ᱦᱚᱸ ᱚᱱᱟ ᱠᱚ ᱠᱟᱛᱷᱟ ᱠᱟᱱᱟ ᱡᱮᱢᱚᱱ ᱱᱚᱰᱮ ᱦᱟᱸᱜ ᱧᱚᱜ ᱞᱮᱜᱼᱟ ᱦᱟᱸᱜ ᱧᱩ ᱟᱫᱚ ᱱᱚᱰᱮ ᱫᱚ ᱦᱩᱭᱩᱜ ᱠᱟᱱᱟ ᱱᱚᱣᱟ ᱫᱚ ᱨᱟᱲᱟᱝ ᱠᱮᱪᱮᱫ ᱟᱲᱟᱝ ᱚᱞ ᱠᱟᱱᱟ ᱚᱱᱟ ᱠᱷᱚᱱ ᱛᱟᱭᱚᱢ ᱨᱮ ᱮᱛᱚᱢ ᱯᱟᱦᱴᱟ ᱨᱮ ᱢᱮᱱᱟᱜᱼᱟ ᱩ ᱟᱫᱚ ᱱᱚᱰᱮ ᱫᱚ ᱢᱩ ᱴᱩᱰᱟᱹᱜ ᱫᱚᱢ ᱡᱟᱯᱟᱜ ᱦᱚᱪᱚᱭᱟ ᱵᱟᱢ ᱡᱟᱯᱟᱜ ᱦᱚᱪᱚᱭᱟ ᱟᱫᱚ ᱱᱚᱜᱼᱚ ᱱᱟ ᱨᱮᱱᱟᱜ ᱢᱩ ᱟᱲᱟᱝ ᱫᱚ ᱱᱩᱜ ᱱᱩᱭ ᱨᱟᱲᱟᱝ ᱠᱮᱪᱮᱫ ᱟᱲᱟᱝ ᱚᱞ ᱛᱮᱜᱮ ᱦᱟᱸᱜ ᱮ ᱚᱱᱟ ᱢᱩ ᱟᱲᱟᱝ ᱫᱚᱭ ᱜᱚᱦᱚᱲ ᱟᱹᱜᱩᱭᱮᱫᱼᱟᱭ ᱧᱩ ᱩᱢ ᱵᱟᱝᱠᱷᱟᱱ ᱢᱩ ᱦᱚᱸᱜᱼᱚ ᱱᱟ ᱠᱚ ᱦᱟᱸᱜ ᱟᱪᱪᱷᱟ ᱧᱩᱧ ᱚᱞ ᱟᱠᱟᱫᱼᱟ ᱥᱮ ᱩᱧ ᱟᱫᱚ ᱱᱚᱣᱟ ᱟᱢ ᱫᱚ ᱨᱟᱲᱟᱝ ᱠᱮᱪᱮᱫ ᱟᱲᱟᱝ ᱚᱞ ᱠᱟᱱᱟ ᱟᱨ ᱩ ᱫᱚ ᱦᱩᱭᱩᱜ ᱠᱟᱱᱟ ᱨᱟᱦᱟ ᱟᱲᱟᱝ ᱚᱞ ᱠᱟᱱᱟ ᱟᱫᱚ ᱱᱚᱣᱟ ᱛᱟᱭᱚᱢ ᱨᱮᱫᱚ ᱦᱟᱸᱜ ᱱᱚᱰᱮ ᱡᱩᱫᱤ ᱢᱩ ᱴᱩᱰᱟᱹᱜ ᱮᱢ ᱡᱟᱯᱟᱜ ᱦᱚᱪᱚᱭᱟ ᱚᱱᱟ ᱢᱟ ᱵᱟᱝ ᱜᱟᱱᱚᱜᱼᱟ ᱱᱩᱜ ᱩᱱᱤ ᱨᱟᱲᱟᱝ ᱠᱮᱪᱮᱫ ᱟᱲᱟᱝ ᱚᱞ ᱨᱮᱱᱟᱜ ᱢᱩ ᱟᱲᱟᱝ ᱛᱮᱜᱮ ᱱᱩᱜ ᱩᱱᱤ ᱩ ᱨᱮᱱᱟᱜ ᱢᱩ ᱟᱲᱟᱝ ᱫᱚᱭ ᱜᱚᱦᱚᱲ ᱟᱹᱜᱩᱭᱮᱫᱼᱟ ᱩᱱ ᱚᱠᱛᱚ ᱜᱮ ᱦᱚᱸᱜᱼᱚᱱᱟ ᱨᱟᱦᱟ ᱟᱲᱟᱝ ᱚᱞ ᱠᱚ ᱨᱮᱭᱟᱜ ᱢᱩ ᱟᱲᱟᱝ ᱫᱚᱭ ᱜᱚᱦᱚᱲ ᱟᱹᱜᱩᱭᱮᱫ ᱛᱮ ᱩᱱ ᱚᱠᱛᱚ ᱜᱮ ᱟᱫᱚ ᱱᱚᱣᱟ ᱨᱟᱦᱟ ᱟᱲᱟᱝ ᱚᱞ ᱠᱚᱨᱮ ᱫᱚ ᱢᱩ ᱴᱩᱰᱟᱹᱜ ᱫᱚ ᱵᱟᱝᱵᱚᱱ ᱡᱟᱯᱟᱜ ᱦᱚᱪᱚᱭᱟ ᱡᱟᱹᱱᱤᱡ ᱠᱷᱟᱱ ᱵᱚᱱ ᱵᱟᱰᱟᱭ ᱠᱮᱜᱼᱟ ᱦᱟᱸᱜ ᱟᱨᱦᱚᱸ ᱢᱮᱱᱟᱜᱼᱟ ᱚᱱᱠᱟᱱᱟᱜ ᱜᱮ ᱢᱩ ᱴᱩᱰᱟᱹᱜ ᱚᱪᱚᱜᱚᱜ ᱨᱮᱱᱟᱜ ᱠᱟᱛᱷᱟ ᱢᱮᱱᱟᱜᱼᱟ ᱟᱨᱦᱚᱸ ᱚᱠᱟ ᱞᱮᱠᱟ ᱵᱚᱱ ᱚᱪᱚᱜᱟ ᱚᱱᱟ ᱫᱚ ᱚᱠᱟ ᱞᱮᱠᱟ ᱱᱚᱰᱮᱧ ᱚᱞᱮᱫᱼᱟ ᱦᱟᱸᱜ ᱛᱟ ᱛᱟᱦᱮᱸ ᱦᱩᱭᱩᱜᱼᱟ ᱱᱚᱣᱟ ᱫᱚ ᱱᱚᱰᱮ ᱡᱩᱫᱤ ᱢᱩ ᱴᱩᱰᱟᱹᱜ ᱞᱤᱧ ᱡᱟᱯᱟᱜ ᱦᱚᱪᱚᱭᱟ ᱱᱚᱰᱮ ᱱᱚᱜᱼᱚᱸᱰᱮ ᱟᱫᱚ ᱚᱱᱟ ᱫᱚ ᱦᱤᱲᱤᱡ ᱥᱮ ᱴᱷᱤᱠ ᱜᱮᱛᱟ ᱵᱚᱱᱟ ᱦᱟᱸᱜ ᱟᱫᱚ ᱱᱚᱰᱮ ᱫᱚ ᱮᱱ ᱫᱚ ᱦᱩᱭᱩᱜ ᱠᱟᱱᱟ ᱨᱟᱲᱟᱝ ᱠᱮᱪᱮᱫ ᱟᱲᱟᱝ ᱚᱞ ᱠᱟᱱᱟᱭ ᱟᱨ ᱚᱱᱟ ᱨᱮᱱᱟᱜ ᱱᱚᱣᱟ ᱢᱟᱲᱟᱝ ᱨᱮ ᱢᱮᱱᱟᱭᱟ ᱮ ᱱᱩᱭ ᱫᱚ ᱨᱟᱦᱟ ᱟᱲᱟᱝ ᱚᱞ ᱠᱟᱱᱟᱭ ᱱᱩᱭ ᱫᱚ ᱨᱟᱲᱟᱝ ᱠᱮᱪᱮᱫ ᱟᱲᱟᱝ ᱚᱞ ᱠᱟᱱᱟᱭ ᱟᱫᱚ ᱮᱱᱟ ᱨᱮᱜᱮᱧ ᱢᱮᱱ ᱟᱠᱟᱜᱼᱟ ᱨᱟᱲᱟᱝ ᱠᱮᱪᱮᱫ ᱟᱲᱟᱝ ᱚᱞ ᱠᱚ ᱛᱟᱭᱚᱢ ᱵᱟᱝᱠᱷᱟᱱ ᱢᱟᱲᱟᱝ ᱨᱮ ᱨᱟᱦᱟ ᱟᱲᱟᱝ ᱚᱞ ᱛᱟᱦᱮᱸ ᱞᱮᱱᱠᱷᱟᱱ ᱚᱱᱟ ᱨᱮᱫᱚ ᱢᱩ ᱴᱩᱰᱟᱹᱜ ᱫᱚ ᱵᱟᱝ ᱡᱟᱯᱟᱜᱚᱜᱼᱟ ᱪᱮᱫᱟᱜ ᱵᱟᱝ ᱡᱟᱯᱟᱜᱚᱜᱼᱟ ᱱᱩᱜᱼᱩ ᱱᱩᱭ ᱨᱟᱲᱟᱝ ᱠᱮ ᱪᱮᱫ ᱟᱲᱟᱝ ᱚᱞ ᱨᱮᱱᱟᱜ ᱢᱩ ᱟᱲᱟᱝ ᱛᱮᱜᱮ ᱱᱚᱣᱟ ᱨᱟᱦᱟ ᱟᱲᱟᱝ ᱨᱮᱱᱟᱜ ᱢᱩ ᱟᱲᱟᱝ ᱫᱚᱭ ᱜᱚᱦᱚᱲ ᱟᱹᱜᱩᱭᱮᱫᱼᱟ ᱮᱱᱠᱷᱟᱱ ᱫᱚ ᱱᱚᱰᱮ ᱫᱚ ᱱᱚᱣᱟ ᱢᱩ ᱴᱩᱰᱟᱹᱜ ᱫᱚ ᱵᱟᱝ ᱦᱩᱭᱩᱜᱼᱟ ᱚᱱᱟᱜᱮ ᱦᱩᱭᱩᱜ ᱠᱟᱱᱟ ᱢᱩ ᱴᱩᱰᱟᱹᱜ ᱚᱪᱚᱜ ᱨᱮᱱᱟᱜ ᱠᱟᱛᱷᱟ ᱫᱚ ᱛᱟᱦᱮᱱ ᱛᱟᱦᱮᱸ ᱟᱨ ᱱᱚᱣᱟ ᱥᱮᱞᱮᱫ ᱮᱱ ᱟᱫᱚ ᱱᱚᱰᱮ ᱦᱟᱸᱜ ᱢᱩ ᱴᱩᱰᱟᱹᱜ ᱞᱤᱧ ᱡᱟᱯᱟᱜ ᱦᱚᱪᱚ ᱟᱠᱟᱫᱼᱟ ᱱᱚᱰᱮ ᱫᱚ ᱦᱟᱸᱜ ᱞᱤᱧ ᱞᱟᱹᱭᱟ ᱢᱩ ᱴᱩᱰᱟᱹᱜ ᱞᱤᱧ ᱡᱟᱯᱟᱜ ᱦᱚᱪᱚ ᱟᱠᱟᱫ ᱠᱷᱟᱱ ᱱᱚᱰᱮ ᱚᱪᱚᱜ ᱦᱩᱭᱩᱜᱼᱟ ᱚᱪᱚᱜ ᱦᱩᱭᱩᱜ ᱠᱷᱟᱱ ᱫᱚ ᱱᱩᱭ ᱮᱱ ᱞᱤᱧ ᱥᱮᱞᱮᱫ ᱞᱮᱠᱷᱟᱱ ᱫᱚ ᱱᱚᱰᱮ ᱦᱩᱭᱱᱟ ᱮᱱ ᱮᱱ ᱡᱩᱫᱤ ᱱᱚᱰᱮ ᱢᱩ ᱴᱩᱰᱟᱹᱜ ᱞᱤᱧ ᱡᱟᱯᱟᱜ ᱦᱚᱪᱚᱭ ᱠᱷᱟᱱ ᱫᱚ ᱱᱚᱰᱮ ᱫᱚ ᱦᱤᱲᱤᱡᱚᱜᱼᱟ ᱚᱱᱟ ᱠᱟᱛᱷᱟ ᱫᱚᱞᱤᱧ ᱢᱮᱱ ᱟᱠᱟᱫᱼᱟ ᱦᱟᱸᱜ ᱱᱩᱭ ᱫᱚ ᱨᱟᱲᱟᱝ ᱠᱮᱪᱮᱫ ᱟᱲᱟᱝ ᱚᱞ ᱠᱟᱱᱟᱭ ᱚᱱᱟ ᱢᱟᱲᱟᱝ ᱨᱮ ᱢᱮᱱᱟᱭᱟ ᱮ ᱱᱩᱭᱟᱜ ᱢᱩ ᱟᱲᱟᱝ ᱫᱚ ᱱᱩᱭ ᱨᱟᱲᱟᱝ ᱠᱮᱴᱮᱡ ᱟᱲᱟᱝ ᱚᱞ ᱛᱮᱜᱮ ᱜᱚᱦᱚᱲ ᱟᱹᱜᱩ ᱟᱠᱟᱫᱼᱟ ᱮᱱᱠᱷᱟᱱ ᱫᱚ ᱱᱩᱭ ᱮ ᱨᱮᱫᱚ ᱢᱩ ᱴᱩᱰᱟᱹᱜ ᱫᱚ ᱵᱟᱝᱞᱤᱧ ᱡᱟᱯᱟᱜ ᱦᱚᱪᱚᱭᱟ ᱟᱨᱦᱚᱸ ᱚᱱᱠᱟ ᱜᱮ ᱢᱮᱱᱟᱜᱼᱟ ᱡᱟᱦᱟᱸ ᱱᱚᱣᱟ ᱦᱚᱸ ᱤᱱᱟᱹ ᱠᱟᱛᱷᱟ ᱠᱟᱱ ᱜᱮᱭᱟ ᱱᱚᱰᱮ ᱮᱱ ᱢᱟᱲᱟᱝ ᱨᱮ ᱱᱚᱰᱮ ᱟ ᱢᱮᱱᱟᱭᱟ ᱟᱫᱚ ᱱᱩ ᱨᱮᱫᱚ ᱱᱚᱰᱮ ᱦᱟᱸᱜ ᱞᱤᱧ ᱡᱟᱯᱟᱜ ᱦᱚᱪᱚ ᱟᱠᱟᱫᱼᱟ ᱟᱫᱚ ᱚᱱᱟ ᱫᱚ ᱱᱚᱣᱟ ᱦᱩᱭᱩᱜᱼᱟ ᱮᱱ ᱢᱟᱲᱟᱝ ᱨᱮ ᱟ ᱢᱮᱱᱟᱭᱟ ᱟᱫᱚ ᱱᱚᱣᱟ ᱨᱮ ᱱᱚᱰᱮ ᱡᱩᱞᱤᱧ ᱡᱟᱯᱟᱜ ᱦᱚᱪᱚ ᱟᱠᱟᱫᱮᱭᱟ ᱦᱟᱸᱜ ᱢᱩ ᱴᱩᱰᱟᱹ ᱤᱱᱟᱹ ᱛᱟᱭᱚᱢ ᱨᱮ ᱢᱮᱱᱟᱜᱼᱟ ᱨᱟᱲᱟᱝ ᱠᱮᱪᱮᱫ ᱟᱲᱟᱝ ᱟᱫᱚ ᱱᱚᱰᱮᱞᱤᱧ ᱚᱞ ᱠᱷᱟᱱ ᱫᱚ ᱡᱟ ᱡᱟᱦᱟᱱ ᱟᱫᱚ ᱱᱚᱣᱟ ᱨᱮᱫᱚ ᱢᱩ ᱴᱩᱰᱟᱹᱜ ᱫᱚ ᱵᱟᱹᱞᱤᱧ ᱡᱟᱯᱟᱜ ᱦᱚᱪᱚᱭᱟ ᱱᱩᱜ ᱩᱱᱤ ᱨᱮᱱᱟᱜ ᱢᱩ ᱟᱲᱟᱝ ᱛᱮᱜᱮ ᱦᱟᱸᱜ ᱤᱧ ᱜᱚᱦᱚᱲ ᱟᱹᱜᱩ ᱠᱟᱜᱼᱟ ᱱᱚᱣᱟ ᱱᱚᱣᱟ ᱨᱮᱱᱟᱜ ᱢᱩ ᱟᱲᱟᱝ ᱫᱚ ᱩᱭᱩ ᱩᱭᱩ ᱱᱚᱣᱟ ᱠᱟᱛᱷᱟ ᱦᱚᱸ ᱤᱱᱠᱟᱹᱜᱮ ᱱᱚᱜᱼᱚ ᱱᱚᱝᱠᱟ ᱦᱩᱭᱩᱜ ᱠᱟᱱᱟ ᱱᱚᱜᱼᱚ ᱱᱟᱭ ᱢᱩ ᱴᱩᱰᱟᱹᱜ ᱫᱚᱵᱚᱱ ᱚᱪᱚᱜ ᱦᱚᱪᱚᱭᱮᱭᱟ ᱱᱚᱜᱼᱚ ᱱᱚᱣᱟ ᱠᱚ ᱠᱟᱛᱷᱟ ᱦᱩᱭᱩᱜ ᱠᱟᱱᱟ ᱟᱫᱚ ᱱᱚᱜᱼᱚ ᱱᱚᱝᱠᱟ ᱟᱫᱚ ᱟᱵᱚ ᱵᱚᱱ ᱚᱞᱮᱫ ᱜᱮᱭᱟ ᱦᱟᱸᱜ ᱢᱤᱫ ᱵᱟᱨ ᱠᱚ ᱚᱞᱮᱫ ᱜᱮᱛᱟ ᱵᱚᱱᱟ ᱨᱟᱲᱟᱝ ᱠᱮᱪᱮᱫ ᱟᱲᱟᱝ ᱚᱞ ᱠᱚ ᱛᱟᱦᱮᱱᱟ ᱮᱱᱛᱮ ᱨᱮᱦᱚᱸ ᱱᱚᱣᱟ ᱢᱟᱲᱟᱝ ᱵᱟᱝᱠᱷᱟᱱ ᱛᱟᱭᱚᱢ ᱨᱮ ᱢᱩ ᱴᱩᱰᱟᱹᱜ ᱵᱚᱱ ᱡᱟᱯᱟᱜ ᱦᱚᱪᱚᱭᱮ ᱠᱟᱱᱟ ᱟᱫᱚ ᱱᱚᱰᱮ ᱱᱚᱰᱮᱧ ᱚᱞᱟ ᱦᱟᱸᱜ ᱱᱚᱝᱠᱟ ᱠᱚ ᱚᱞᱮᱫ ᱛᱟᱵᱚᱱᱟ ᱟᱫᱚ ᱢᱟ ᱞᱟᱹᱭ ᱯᱮ ᱱᱚᱣᱟ ᱫᱚ ᱦᱩᱭᱩᱜ ᱠᱟᱱᱟ ᱪᱮᱬᱮ ᱪᱮᱬᱮ ᱟᱫᱚ ᱢᱩ ᱟᱲᱟᱝ ᱫᱚ ᱚᱠᱟᱨᱮ ᱦᱩᱭᱩᱜ ᱠᱟᱱᱟ ᱱᱚᱰᱮ ᱦᱩᱭᱩᱜ ᱠᱟᱱᱟ ᱛᱚ ᱟᱫᱚ ᱚᱱᱟ ᱞᱟᱹᱜᱤᱫ ᱛᱮᱢᱟ ᱱᱩᱜᱼᱩ ᱱᱩᱭ ᱢᱮᱱᱟᱭ ᱛᱟᱵᱚᱱᱟ ᱱᱩᱭ ᱢᱮᱱᱟᱭᱟ ᱟᱫᱚ ᱱᱩᱜᱼᱩ ᱱᱩᱭ ᱦᱩᱭᱩᱜ ᱠᱟᱱᱟ ᱢᱩ ᱟᱲᱟᱝ ᱨᱟᱲᱟᱝ ᱠᱮᱪᱮᱫ ᱟᱲᱟᱝ ᱚᱞ ᱠᱟᱱᱟᱭ ᱱᱩᱭ ᱫᱚ ᱟᱫᱚ ᱱᱚᱜᱼᱚᱸᱰᱮ ᱡᱩᱫᱤ ᱢᱩ ᱟᱲᱟᱝ ᱦᱩᱭᱩᱜ ᱠᱷᱟᱱ ᱫᱚ ᱟᱫᱚ ᱮᱲ ᱫᱚ ᱪᱮᱫᱟᱜ ᱤᱧ ᱚᱞᱮᱭᱟ ᱱᱩᱜᱼᱩ ᱱᱩᱭ ᱢᱩ ᱟᱲᱟᱝ ᱨᱮ ᱡᱟᱦᱟᱸ ᱩᱲ ᱚᱞ ᱢᱮᱱᱟᱭ ᱛᱟᱵᱚᱱᱟ ᱩᱱᱤᱜᱮ ᱚᱞ ᱦᱩᱭᱩᱜᱼᱟ ᱠᱟᱛᱷᱟ ᱛᱮᱫ ᱫᱚ ᱦᱩᱭᱩᱜ ᱠᱟᱱᱟ ᱮᱲ ᱚᱞ ᱚᱠᱟ ᱚᱠᱛᱮ ᱢᱩ ᱟᱲᱟᱝ ᱛᱮ ᱟᱲᱟᱝ ᱞᱟᱹᱠᱛᱤᱜ ᱠᱟᱱ ᱫᱚ ᱩᱱ ᱚᱠᱛᱚ ᱜᱮ ᱱᱩᱭ ᱚᱞ ᱩᱱ ᱚᱞ ᱫᱚᱭ ᱚᱞᱚᱜᱚᱜᱼᱟ ᱚᱱᱟ ᱠᱟᱛᱷᱟ ᱵᱚᱱ ᱵᱟᱲᱟᱭᱟ ᱟᱨᱦᱚᱸ ᱚᱱᱠᱟ ᱜᱮ ᱢᱮᱱᱟᱜᱼᱟ ᱱᱚᱣᱟ ᱟᱹᱣ ᱟᱨ ᱱᱚᱣᱟ ᱠᱤᱱ ᱨᱮᱱᱟᱜ ᱠᱟᱛᱷᱟ ᱫᱚ ᱦᱩᱭᱩᱜ ᱠᱟᱱᱟ ᱟᱹᱣ ᱚᱞ ᱚᱠᱟ ᱚᱠᱛᱮ ᱢᱩ ᱟᱲᱟᱝ ᱛᱮ ᱟᱲᱟᱝ ᱞᱟᱹᱠᱛᱤᱜ ᱠᱟᱱ ᱫᱚ ᱩᱱ ᱚᱠᱛᱮ ᱜᱮ ᱱᱩᱭ ᱩ ᱚᱞ ᱫᱚᱵᱚᱱ ᱚᱞᱮᱭᱟ ᱱᱚᱰᱮᱞᱤᱧ ᱚᱞᱟ ᱦᱟᱸᱜ ᱚᱱᱟ ᱫᱚ ᱦᱩᱭᱱᱟ ᱥᱟᱶᱛᱟ ᱥᱟᱶᱛᱟ ᱫᱚ ᱵᱟᱵᱚ ᱟᱵᱚ ᱫᱚ ᱥᱟᱶᱛᱟ ᱫᱚ ᱵᱟᱵᱚᱱ ᱞᱟᱹᱭᱟ ᱥᱟᱶᱛᱟ ᱵᱚᱱ ᱞᱟᱹᱭᱟ ᱟᱫᱚ ᱢᱩ ᱟᱲᱟᱝ ᱫᱚ ᱱᱚᱜᱼᱚᱸᱰᱮ ᱦᱤᱡᱩᱜ ᱠᱟᱱᱟ ᱟᱹᱣ ᱨᱮ ᱟᱫᱚ ᱱᱚᱝᱠᱟ ᱨᱚᱲ ᱢᱟ ᱵᱟᱵᱚᱱ ᱨᱚᱲ ᱜᱮ ᱟᱫᱚ ᱱᱚᱜᱼᱚ ᱱᱚᱣᱟ ᱨᱮ ᱟᱹᱣ ᱨᱮ ᱡᱚᱠᱷᱚᱱ ᱢᱩ ᱟᱲᱟᱝ ᱦᱤᱡᱩᱜ ᱠᱟᱱ ᱠᱷᱟᱱ ᱫᱚ ᱟᱹᱣ ᱫᱚ ᱪᱮᱫᱟᱜ ᱞᱤᱧ ᱚᱞᱮᱭᱟ ᱟᱵᱚ ᱫᱚᱵᱚᱱ ᱞᱟᱹᱭᱟ ᱥᱟᱶᱛᱟ ᱟᱫᱚ ᱱᱚᱣᱟ ᱟᱹᱣ ᱚᱞ ᱜᱮ ᱢᱩ ᱟᱲᱟᱝ ᱛᱮ ᱟᱲᱟᱝᱚᱜ ᱠᱟᱱ ᱫᱚ ᱱᱩᱭ ᱩ ᱞᱤᱧ ᱚᱞᱮᱭᱟ ᱱᱚᱰᱮ ᱫᱚ ᱠᱟᱛᱷᱟᱴᱟᱜ ᱫᱚ ᱦᱚᱜᱼᱚ ᱱᱟ ᱠᱟᱱᱟ ᱛᱚᱵᱮ ᱟᱹᱣ ᱚᱞ ᱚᱠᱟ ᱚᱠᱛᱮ ᱢᱩ ᱟᱲᱟᱝ ᱛᱮ ᱟᱲᱟᱝ ᱞᱟᱹᱠᱛᱤᱜ ᱠᱟᱱ ᱫᱚ ᱩᱱ ᱚᱠᱛᱚ ᱜᱮ ᱱᱩᱭ ᱚ ᱚᱞ ᱫᱚᱵᱚᱱ ᱚᱞᱮᱭᱟ ᱦᱚᱜᱼᱚ ᱱᱚᱝᱠᱟᱱᱟᱜ ᱠᱟᱛᱷᱟ ᱠᱟᱱᱟ ᱟᱫᱚ ᱚᱱᱮ ᱚᱱᱠᱟ ᱦᱟᱸᱜ ᱠᱚ ᱚᱞᱮᱫ ᱛᱟᱵᱚᱱᱟ ᱱᱚᱰᱮ ᱱᱚᱝᱠᱟ ᱠᱚ ᱚᱞᱟ ᱱᱚᱜᱼᱚᱭ ᱦᱟᱸᱜ ᱱᱚᱰᱮ ᱩᱬᱮ ᱚᱞ ᱠᱮᱜᱼᱟ ᱮᱱᱛᱮ ᱨᱮᱦᱚᱸ ᱱᱚᱰᱮ ᱦᱟᱸᱜ ᱢᱩ ᱴᱩᱰᱟᱹᱜ ᱵᱚᱱ ᱡᱟᱯᱟᱜ ᱦᱚᱪᱚᱭᱮ ᱠᱟᱱᱟ ᱟᱫᱚ ᱱᱚᱣᱟ ᱫᱚ ᱦᱤᱲᱤᱡ ᱜᱮᱛᱟ ᱵᱚᱱᱟ ᱪᱮᱫᱟᱜ ᱦᱤᱲᱤᱡᱟ ᱱᱩᱭ ᱫᱚ ᱨᱟᱲᱟᱝ ᱠᱮᱪᱮᱫ ᱟᱲᱟᱝ ᱚᱞ ᱠᱟᱱᱟᱭ ᱚᱱᱟ ᱢᱟᱲᱟᱝ ᱨᱮ ᱢᱮᱱᱟᱭ ᱨᱟᱦᱟ ᱟᱲᱟᱝ ᱚᱞ ᱚ ᱢᱮᱱ ᱟᱠᱟᱫ ᱜᱮ ᱨᱟᱲᱟᱝ ᱠᱮᱪᱮᱫ ᱟᱲᱟᱝ ᱚᱞ ᱨᱮᱱᱟᱜ ᱢᱩ ᱟᱲᱟᱝ ᱛᱮᱜᱮ ᱩᱱᱤ ᱚ ᱚᱞ ᱨᱤᱱᱤᱡ ᱢᱩ ᱟᱲᱟᱝ ᱫᱚᱭ ᱜᱚᱦᱚᱲ ᱟᱹᱜᱩᱭ ᱠᱟᱱᱟ ᱮᱱᱠᱷᱟᱱ ᱫᱚ ᱱᱚᱰᱮ ᱢᱩ ᱴᱩᱰᱟᱹᱜ ᱫᱚ ᱵᱟᱝ ᱡᱟᱯᱟᱜ ᱦᱚᱪᱚ ᱦᱩᱭᱩᱜᱼᱟ ᱠᱷᱟᱱ ᱫᱚ ᱚᱱᱟ ᱫᱚ ᱦᱩᱭᱩᱜᱼᱟ ᱱᱚᱝᱠᱟ ᱦᱚᱸ ᱚᱱᱟ ᱞᱮᱠᱟ ᱦᱩᱭᱩᱜᱼᱟ ᱠᱚᱬ ᱚᱱᱮ ᱚᱱᱠᱟ ᱟᱫᱚ ᱠᱚ ᱚᱞᱮᱫ ᱜᱮᱛᱟ ᱵᱚᱱᱟ ᱟᱫᱚ ᱚᱱᱟ ᱠᱚᱫᱚ ᱦᱤᱲᱤᱡ ᱜᱮ ᱦᱩᱭᱩᱜ ᱠᱟᱱᱟ ᱢᱚᱬᱮ ᱱᱚᱝᱠᱟ ᱟᱫᱚ ᱱᱚᱰᱮ ᱦᱟᱸᱜ ᱢᱩ ᱴᱩᱰᱟᱹᱜ ᱠᱚ ᱡᱟᱯᱟᱜ ᱦᱚᱪᱚᱭᱮᱫ ᱛᱟᱵᱚᱱᱟ ᱟᱫᱚ ᱚᱱᱟ ᱫᱚ ᱦᱤᱲᱤᱡ ᱜᱮᱛᱟ ᱵᱚᱱᱟ ᱮᱲᱮ ᱫᱚ ᱱᱟᱜ ᱟᱸᱰᱮ ᱜᱮ ᱢᱩ ᱟᱲᱟᱝ ᱫᱚ ᱦᱤᱡᱩᱜ ᱠᱟᱱᱟ ᱮᱲᱮ ᱟᱫᱚ ᱱᱚᱜᱼᱚ ᱱᱚᱰᱮ ᱢᱩᱸ ᱴᱩᱰᱟᱹᱜ ᱵᱚᱱ ᱡᱟᱯᱟᱜ ᱦᱚᱪᱚ ᱞᱮᱠᱷᱟᱱ ᱫᱚ ᱚᱱᱟ ᱫᱚ ᱦᱤᱲᱤᱡᱚᱜ ᱜᱮᱛᱟ ᱵᱚᱱᱟ ᱟᱫᱚ ᱱᱚᱜᱼᱚ ᱱᱟ ᱠᱟᱛᱷᱟ ᱠᱚ ᱱᱚᱣᱟ ᱫᱚ ᱵᱟᱰᱟᱭ ᱞᱮᱠ ᱠᱟᱱ ᱜᱮᱭᱟ ᱮᱱᱛᱮ ᱨᱮᱦᱚᱸ ᱢᱤᱫ ᱵᱟᱨ ᱵᱚᱱ ᱚᱞᱮᱫ ᱜᱮᱛᱟ ᱵᱚᱱᱟ ᱟᱫᱚ ᱚᱱᱟ ᱫᱚ ᱴᱷᱤᱠ ᱵᱟᱰᱟᱭ ᱞᱟᱹᱠᱛᱤ ᱠᱟᱱ ᱛᱟᱵᱚᱱᱟ ᱟᱨ ᱚᱱᱠᱟ ᱞᱮᱠᱟᱛᱮ ᱩᱱᱠᱩ ᱟᱵᱚ ᱪᱮᱫᱚᱜᱚᱜ ᱡᱟᱦᱟᱸᱭ ᱠᱚ ᱪᱮᱫᱚᱜᱚᱜ ᱠᱟᱱ ᱛᱟᱵᱚᱱᱟ ᱚᱱᱟ ᱞᱮᱠᱟ ᱠᱚ ᱪᱮᱫᱚᱜᱚᱜᱼᱟ ᱟᱫᱚ ᱤᱧ ᱫᱚ ᱱᱚᱰᱮ ᱫᱚᱧ ᱢᱮᱱ ᱠᱮᱜᱼᱟ ᱱᱚᱜᱼᱚ ᱱᱟ ᱚᱠᱟ ᱞᱮᱠᱟ ᱵᱚᱱ ᱦᱤᱲᱤᱡᱮᱜᱼᱟ ᱚᱱᱟ ᱠᱟᱛᱷᱟ ᱜᱤᱧ ᱢᱮᱱ ᱟᱠᱟᱫᱼᱟ ᱟᱨ ᱚᱠᱟ ᱵᱟᱝ ᱵᱚᱱ ᱩᱭᱦᱟᱹᱨ ᱛᱤᱭᱳᱜᱮᱜᱼᱟ ᱚᱱᱮ ᱚᱱᱟ ᱱᱟᱜ ᱤᱧ ᱢᱮᱱ ᱠᱮᱜᱼᱟ ᱡᱮᱢᱚᱱ ᱱᱚᱰᱮ ᱦᱟᱸᱜ ᱤᱧ ᱢᱮᱱ ᱠᱮᱜᱼᱟ ᱚᱠᱟ ᱚᱠᱛᱮ ᱨᱟᱦᱟ ᱟᱲᱟᱝ ᱚᱞ ᱠᱚᱨᱮ ᱢᱩ ᱴᱩᱰᱟᱹᱜ ᱵᱟᱝ ᱡᱟᱯᱟᱜᱚᱜᱼᱟ ᱟᱨ ᱚᱠᱟ ᱚᱠᱛᱮ ᱫᱚ ᱚᱱᱟ ᱢᱩ ᱴᱩᱰᱟᱹᱜ ᱵᱚᱱ ᱚᱪᱚᱜ ᱦᱚᱪᱚᱭᱟ ᱚᱱᱟ ᱠᱟᱛᱷᱟ ᱜᱤᱧ ᱢᱮᱱ ᱟᱠᱟᱫᱼᱟ ᱟᱫᱚ ᱢᱩ ᱴᱩᱰᱟᱹᱜ ᱨᱮᱱᱟᱜ ᱠᱟᱛᱷᱟ ᱫᱚ ᱱᱮᱜᱼᱮ ᱱᱤᱭᱟᱹ ᱠᱟᱱ ᱜᱮᱭᱟ ᱟᱫᱚ ᱚᱠᱟ ᱞᱮᱠᱟ ᱵᱚᱱ ᱵᱟᱲᱟᱭᱮᱫ ᱠᱟᱱᱟ ᱚᱱᱟ ᱯᱮ ᱵᱟᱰᱟᱭ ᱦᱚᱪᱚᱧ ᱛᱟᱵᱚᱱᱟ ᱢᱟ ᱮᱱᱠᱷᱟᱱ ᱟᱨᱦᱚᱸ ᱫᱚᱦᱲᱟ ᱛᱮ ᱥᱟᱱᱟᱢ ᱠᱚᱴᱷᱮᱱ ᱜᱮ ᱤᱧᱟᱹᱜ ᱞᱟᱥᱟᱬᱦᱮᱫ ᱡᱚᱦᱟᱨ